ᱡᱚᱦᱟᱨ ᱜᱮ ᱥᱟᱱᱟᱢ ᱠᱚ ᱛᱮᱦᱮᱧ ᱫᱚᱵᱚᱱ ᱧᱮᱞᱟ ᱥᱟᱱᱛᱟᱲᱤ ᱯᱨᱟᱭᱟᱵᱟᱪᱤ ᱥᱚᱵᱫᱚ ᱥᱮ ᱥᱚᱢᱟᱱ ᱢᱮᱱᱮᱫ ᱟᱹᱲᱟᱹ ᱠᱚ ᱛᱚᱵᱮ ᱫᱮᱞᱟ ᱵᱚᱱ ᱧᱮᱞ ᱞᱮᱜᱮ ᱚᱠᱟ ᱞᱮᱠᱟᱱ ᱥᱚᱢᱟᱱ ᱢᱮᱱᱮᱫ ᱟᱹᱲᱟᱹ ᱠᱚ ᱢᱮᱱᱟᱜᱼᱟ ᱵᱟᱵᱟ ᱨᱮᱱᱟᱜ ᱥᱚᱢᱟᱱ ᱢᱮᱱᱮᱫ ᱟᱹᱲᱟᱹ ᱟᱯᱟᱛ ᱟᱯᱩᱧ ᱟᱯᱟ ᱵᱟ ᱡᱟᱱᱟᱢ ᱫᱟᱛᱟ ᱟᱭᱚ ᱨᱮᱱᱟᱜ ᱥᱚᱢᱟᱱ ᱢᱮᱱᱮᱛ ᱟᱹᱲᱟᱹ, ᱭᱚ, ᱜᱚᱜᱚ, ᱮᱸᱜᱟᱛ, ᱮᱸᱜᱟᱧ, ᱛᱚᱣᱟ ᱫᱟᱨᱮ᱾ ᱜᱤᱫᱽᱨᱟᱹ ᱨᱮᱱᱟᱜ ᱥᱚᱢᱟᱱ ᱢᱮᱱᱮᱛ ᱟᱹᱲᱟᱹ, ᱵᱚᱱᱚ, ᱞᱮᱴᱠᱟ, ᱦᱚᱯᱚᱱ, ᱦᱚᱱ᱾ ᱵᱟᱹᱵᱩ ᱨᱮᱱᱟᱜ ᱥᱚᱢᱟᱱ ᱢᱮᱱᱮᱛ ᱟᱹᱲᱟᱹ, ᱵᱮᱴᱟ, ᱵᱚᱱᱚ, ᱦᱚᱯᱚᱱ, ᱠᱚᱲᱟ ᱜᱤᱫᱽᱨᱟᱹ, ᱵᱩᱰᱟᱹ᱾ ᱢᱟᱹᱭ ᱨᱮᱱᱟᱜ ᱥᱚᱢᱟᱱ ᱢᱮᱱᱮᱛ ᱟᱹᱲᱟᱹ, ᱵᱤᱴᱤ, ᱦᱚᱯᱚᱱ ᱮᱨᱟ, ᱠᱩᱲᱤ ᱜᱤᱫᱽᱨᱟᱹ, ᱵᱩᱰᱤ᱾ ᱵᱟᱹᱦᱩ ᱨᱮᱱᱟᱜ ᱥᱚᱢᱟᱱ ᱢᱮᱱᱮᱛ ᱟᱹᱲᱟᱹ, ᱡᱩᱨᱤ, ᱮᱨᱟ, ᱛᱤᱨᱤ, ᱚᱲᱟᱜ ᱵᱚᱸᱜᱟ᱾ ᱜᱟᱛᱮ ᱨᱮᱱᱟᱜ ᱥᱚᱢᱟᱱ ᱢᱮᱱᱮᱛ ᱟᱹᱲᱟᱹ ᱡᱚᱴᱟᱣ ᱥᱟᱶᱛᱮᱱᱤᱡ ᱡᱩᱨᱤ᱾ ᱨᱟᱹᱯᱩᱫ ᱨᱮᱱᱟᱜ ᱥᱚᱢᱟᱱ ᱢᱮᱱᱮᱛ ᱟᱹᱲᱟᱹ ᱯᱚᱥᱟᱜ, ᱠᱮᱪᱟᱜ, ᱠᱮᱪᱮᱫ᱾ ᱪᱮᱦᱨᱟ ᱨᱮᱱᱟᱜ ᱥᱚᱢᱟᱱ ᱢᱮᱱᱮᱛ ᱟᱹᱲᱟᱹ ᱱᱟᱯᱟᱭ, ᱢᱚᱡᱽ, ᱵᱷᱟᱹᱜᱤ, ᱪᱚᱨᱚᱠ᱾ ᱜᱤᱛᱤᱡ ᱨᱮᱱᱟᱜ ᱥᱚᱢᱟᱱ ᱢᱮᱱᱮᱛ ᱟᱹᱲᱟᱹ, ᱛᱤᱭᱟᱹᱨ, ᱜᱷᱚᱞᱴᱟᱣ, ᱥᱟᱸᱰᱟᱝ, ᱜᱩᱲᱫᱟᱹᱢ᱾ ᱱᱮᱦᱚᱨ ᱨᱮᱱᱟᱜ ᱥᱚᱢᱟᱱ ᱢᱮᱱᱮᱛ ᱟᱹᱲᱟᱹ, ᱡᱤᱜᱽᱜᱟᱸᱥ, ᱟᱨᱫᱟᱥ, ᱡᱟᱸᱜᱟ ᱡᱚᱴᱮᱫ, ᱛᱟᱵᱮᱨᱚᱜ᱾ ᱜᱚᱡ ᱨᱮᱱᱟᱜ ᱥᱚᱢᱟᱱ ᱢᱮᱱᱮᱛ ᱟᱹᱲᱟᱹ, ᱢᱚᱨᱚᱱ, ᱜᱩᱨ, ᱵᱚᱸᱜᱟ ᱛᱟᱞᱟ, ᱢᱟᱜᱟᱲ ᱜᱩᱯᱤ, ᱵᱩᱞᱩᱝ ᱵᱮᱯᱟᱨ, ᱦᱟᱱᱟᱯᱩᱨᱤᱜ, ᱡᱟᱹᱯᱤᱫ ᱥᱟᱹᱨᱤ, ᱱᱟᱥᱟᱣ, ᱦᱟᱥᱟ ᱦᱚᱲᱢᱚ, ᱞᱚᱦᱚᱢ, ᱵᱟᱨᱟᱵᱷᱟᱴ᱾ ᱚᱲᱟᱜ ᱨᱮᱱᱟᱜ ᱥᱚᱢᱟᱱ ᱢᱮᱱᱮᱛ ᱟᱹᱲᱟᱹ, ᱵᱟᱠᱷᱩᱞ, ᱠᱩᱸᱵᱟᱹ, ᱵᱟᱥᱟ ᱰᱮᱨᱟ, ᱛᱩᱠᱟᱹ᱾ ᱜᱟᱰᱟ ᱨᱮᱱᱟᱜ ᱥᱚᱢᱟᱱ ᱢᱮᱱᱮᱛ ᱟᱹᱲᱟᱹ, ᱱᱟᱹᱭ, ᱢᱩᱰᱩ᱾ ᱟᱭᱢᱟ ᱨᱮᱱᱟᱜ ᱥᱚᱢᱟᱱ ᱢᱮᱱᱮᱛ ᱟᱹᱲᱟᱹ, ᱟᱹᱰᱤ ᱜᱟᱱ, ᱱᱤᱨᱜᱷᱟᱹᱛ, ᱰᱷᱮᱨ, ᱟᱢᱫᱟ᱾ ᱵᱮᱥ ᱨᱮᱱᱟᱜ ᱥᱚᱢᱟᱱ ᱢᱮᱱᱮᱛ ᱟᱹᱲᱟᱹ, ᱴᱷᱤᱠ, ᱪᱮᱦᱨᱟ, ᱱᱟᱯᱟᱭ, ᱵᱩᱜᱤ᱾ ᱨᱮᱸᱜᱮᱡ ᱨᱮᱱᱟᱜ ᱥᱚᱢᱟᱱ ᱢᱮᱱᱮᱛ ᱟᱹᱲᱟᱹ, ᱱᱤᱫᱷᱟᱹᱱ, ᱱᱟᱪᱟᱨ᱾ ᱫᱩᱠ ᱨᱮᱱᱟᱜ ᱥᱚᱢᱟᱱ ᱢᱮᱱᱮᱛ ᱟᱹᱲᱟᱹ, ᱠᱟᱺᱦᱤᱥ, ᱵᱷᱟᱵᱽᱱᱟ, ᱛᱟᱹᱯᱤᱥ, ᱦᱟᱨᱠᱮᱛ᱾ ᱚᱞ ᱨᱮᱱᱟᱜ ᱥᱚᱢᱟᱱ ᱢᱮᱱᱮᱛ ᱟᱹᱲᱟᱹ, ᱦᱮᱸᱫᱮ ᱦᱚᱲᱮᱡ ᱮᱨ, ᱴᱩᱰᱟᱹᱜ, ᱜᱷᱟᱨ ᱪᱤᱱᱦᱟᱹ᱾ ᱫᱤᱱ ᱨᱮᱱᱟᱜ ᱥᱚᱢᱟᱱ ᱢᱮᱱᱮᱛ ᱟᱹᱲᱟᱹ, ᱢᱟᱦᱟ, ᱦᱤᱞᱚᱜ, ᱥᱤᱧ᱾ ᱟᱦᱟᱨ ᱨᱮᱱᱟᱜ ᱥᱚᱢᱟᱱ ᱢᱮᱱᱮᱛ ᱟᱹᱲᱟᱹ, ᱵᱟᱸᱫᱽ, ᱯᱩᱠᱷᱨᱤ, ᱢᱟᱡᱽᱲᱟ, ᱵᱟᱸᱫᱮᱞᱟ᱾ ᱟᱫᱷᱟ ᱨᱮᱱᱟᱜ ᱥᱚᱢᱟᱱ ᱢᱮᱱᱮᱛ ᱟᱹᱲᱟᱹ, ᱵᱟᱨᱟᱵᱟᱨᱤ, ᱛᱟᱨᱟ ᱠᱮᱪᱟᱜ᱾ ᱟᱸᱜᱮᱱ ᱨᱮᱱᱟᱜ ᱥᱚᱢᱟᱱ ᱢᱮᱱᱮᱛ ᱟᱹᱲᱟᱹ ᱪᱷᱟᱱ, ᱟᱫᱚᱜ, ᱟᱫ᱾ ᱠᱟᱹᱢᱤ ᱨᱮᱱᱟᱜ ᱥᱚᱢᱟᱱ ᱢᱮᱱᱮᱛ ᱟᱹᱲᱟᱹ ᱠᱟᱹᱨᱫᱷᱟᱹᱱᱤ, ᱠᱷᱟᱴᱟᱣ, ᱠᱟᱹᱥᱱᱤ᱾ ᱚᱠᱛᱚ ᱨᱮᱱᱟᱜ ᱥᱚᱢᱟᱱ ᱢᱮᱱᱮᱛ ᱟᱹᱲᱟᱹ ᱥᱚᱢᱚᱭ, ᱵᱮᱨ, ᱡᱚᱦᱚᱜ, ᱛᱟᱠ, ᱵᱮᱲᱟ᱾ ᱩᱢᱩᱜ ᱨᱮᱱᱟᱜ ᱥᱚᱢᱟᱱ ᱢᱮᱱᱮᱛ ᱟᱹᱲᱟᱹ ᱡᱚᱵᱮ, ᱨᱮᱭᱟᱲᱚᱜ, ᱩᱢ, ᱰᱟᱹᱵᱽᱨᱟᱹᱜ, ᱛᱩᱯᱩ, ᱯᱟᱭᱨᱟᱜ, ᱚᱛ ᱨᱮᱱᱟᱜ ᱥᱚᱢᱟᱱ ᱢᱮᱱᱮᱛ ᱟᱹᱲᱟᱹ, ᱫᱷᱟᱹᱨᱛᱤ, ᱦᱟᱥᱟ, ᱢᱚᱧᱪᱚᱯᱩᱨᱤ, ᱢᱤᱨᱛᱤᱠᱟᱹ, ᱨᱟᱹᱥᱠᱟᱹ ᱨᱮᱱᱟᱜ ᱥᱚᱢᱟᱱ ᱢᱮᱱᱮᱛ ᱟᱹᱲᱟᱹ, ᱠᱩᱥᱤ, ᱦᱩᱞᱟᱹᱥ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱯᱮ ᱠᱚᱢᱮᱱᱴ ᱯᱮ ᱟᱨ ᱜᱟᱛᱮ ᱠᱚᱴᱷᱮᱱ ᱥᱮᱭᱟᱨ ᱛᱟᱵᱚᱱ ᱯᱮ ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵ ᱟᱠᱟᱫᱟ ᱢᱟ ᱤᱱᱟᱹᱠᱷᱟᱱ ᱥᱟᱵᱥᱠᱨᱟᱭᱤᱵ ᱛᱟᱵᱚᱱ ᱯᱮ ᱟᱨ ᱚᱱᱟ ᱛᱟᱭᱚᱢ ᱜᱷᱚᱱᱴᱟ ᱵᱚᱴᱚᱱ ᱨᱟᱠᱟᱵᱟ ᱚᱱᱟ ᱦᱚᱸ ᱫᱟᱵᱟᱣ ᱛᱟᱵᱚᱱ ᱯᱮ ᱜᱷᱚᱱᱴᱟ ᱵᱚᱴᱚᱱ ᱫᱟᱵᱟᱣ ᱞᱮᱠᱷᱟᱱ ᱟᱹᱞᱤᱧᱟᱜ ᱱᱟᱣᱟ ᱱᱟᱣᱟ ᱵᱷᱤᱰᱤᱭᱳ ᱨᱮᱱᱟᱜ ᱱᱳᱴᱤᱯᱷᱤᱠᱮᱥᱚᱱ ᱪᱮ ᱠᱷᱚᱵᱚᱨ ᱡᱮᱛᱮ ᱠᱷᱚᱱ ᱞᱟᱦᱟ ᱟᱯᱮ ᱯᱮ ᱧᱟᱢ ᱫᱟᱲᱮᱭᱟᱜᱼᱟ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱥᱟᱱᱟᱢ ᱠᱚ ᱡᱚᱦᱟᱨ᱾